ᱢᱤᱫ ᱢᱟᱨᱟᱝ ᱤᱫᱨᱤ ᱡᱚᱢᱮᱞᱟᱭ ᱢᱮᱱᱫᱚ ᱵᱤᱠᱷᱚᱵ ᱥᱚᱢᱟᱵᱮᱥ ᱥᱟᱹᱛ ᱥᱟᱯᱲᱟᱣ ᱦᱩᱭ ᱟᱠᱟᱱᱟ ᱴᱷᱟᱶ ᱨᱟᱱᱤ ᱨᱟᱥᱢᱚᱱᱤ ᱨᱳᱰ ᱫᱷᱚᱨᱢᱚᱛᱚᱞᱟ ᱠᱳᱞᱠᱟᱛᱟ ᱚᱠᱛᱚ ᱥᱮᱛᱟᱜ ᱫᱚᱥ ᱴᱟᱲᱟᱝ ᱠᱷᱚᱱ ᱫᱟᱹᱵᱤ ᱠᱚᱫᱚ ᱯᱷᱮᱠ ᱮᱥ ᱴᱤ ᱴᱮᱠᱟᱣ ᱞᱟᱹᱜᱤᱫ ᱛᱚᱫᱚᱱᱛᱚ ᱠᱚᱢᱤᱥᱚᱱ ᱵᱮᱱᱟᱣ ᱦᱩᱭᱩᱜ ᱢᱟ ᱵᱚᱱᱫᱚ ᱟᱠᱟᱱ ᱟᱹᱫᱤᱵᱟᱹᱥᱤ ᱦᱳᱥᱴᱮᱞ ᱠᱚ ᱛᱩᱨᱟᱹᱛ ᱡᱷᱤᱡ ᱦᱩᱭᱩᱜ ᱢᱟ

ᱟᱹᱫᱤᱵᱟᱹᱥᱤ ᱠᱚᱣᱟᱜ ᱡᱚᱢᱤ ᱫᱚᱠᱷᱚᱞ ᱵᱚᱱᱫᱚ ᱦᱩᱭᱩᱜ ᱢᱟ, ᱯᱚᱧᱪᱚᱢ ᱛᱚᱯᱷᱥᱤᱞ ᱞᱟᱹᱜᱩ ᱦᱩᱭᱩᱜ ᱢᱟ, ᱠᱚᱲᱟ, ᱢᱟᱦᱞᱤ, ᱢᱩᱱᱰᱟᱹ, ᱦᱳ, ᱵᱷᱩᱢᱤᱡᱽ, ᱥᱟᱫᱽᱨᱤ ᱵᱷᱟᱥᱟ ᱢᱚᱨᱡᱟᱫᱟ ᱮᱢ ᱦᱩᱭᱩᱜ ᱢᱟ᱾ ᱟᱹᱫᱤᱵᱟᱹᱥᱤ ᱵᱚᱱᱫᱚ ᱟᱠᱟᱱ ᱞᱮᱢᱥ ᱠᱚ ᱛᱩᱨᱟᱹᱛ ᱡᱷᱤᱡ ᱦᱩᱭᱩᱜ ᱢᱟ᱾ ᱦᱮᱸ ᱫᱟᱨᱟᱭ ᱠᱟᱱ ᱪᱷᱚᱭ ᱡᱟᱱᱩᱣᱟᱨᱤ ᱫᱩ ᱦᱟᱡᱟᱨ ᱪᱷᱟᱵᱵᱤᱥ ᱢᱚᱝᱜᱚᱞᱵᱟᱨ ᱦᱤᱞᱳᱜ ᱥᱟᱱᱟᱢ ᱟᱹᱫᱤᱵᱟᱹᱥᱤ ᱜᱟᱛᱟᱠ ᱨᱮᱱ ᱵᱚᱭᱦᱟ ᱢᱤᱥᱤ ᱜᱚᱜᱚ ᱵᱟᱵᱟ ᱠᱚᱴᱷᱮᱱ ᱱᱮᱦᱚᱨ ᱛᱟᱦᱮᱱ ᱠᱟᱱᱟ ᱨᱟᱱᱤ ᱨᱟᱥᱢᱚᱱᱤ ᱨᱳᱰ ᱫᱷᱚᱨᱢᱚᱛᱚᱞᱟ ᱠᱳᱞᱠᱟᱛᱟ ᱫᱮᱞᱟᱵᱚᱱ ᱫᱩᱸᱜᱩᱫ ᱫᱩᱸᱜᱩᱫ ᱟᱵᱚᱣᱟᱜ ᱤᱫᱨᱤ ᱥᱚᱫᱚᱨ ᱢᱮᱱᱫᱚ ᱵᱤᱠᱠᱷᱳᱵ ᱥᱚᱢᱟᱵᱮᱥ ᱨᱮ ᱢᱟ ᱮᱱᱠᱷᱟᱱ ᱥᱟᱱᱟᱢ ᱠᱚ ᱟᱨ ᱢᱤᱫ ᱫᱷᱟᱣ ᱦᱩᱞᱥᱟᱹᱭ ᱡᱚᱦᱟᱨ